ᱱᱮᱥᱞᱟᱭ ᱯᱟᱴᱟ ᱥᱮ ᱠᱷᱚᱡ ᱥᱟᱱᱟᱢ ᱠᱚ ᱥᱟᱹᱜᱩᱱ ᱡᱚᱦᱟᱨ ᱛᱮᱦᱮᱧ ᱩᱫᱟᱞᱜᱩᱲᱤ ᱡᱤᱞᱟ ᱵᱤᱯᱤᱮᱯ ᱯᱟᱨᱴᱤ ᱚᱯᱷᱤᱥ ᱨᱮ ᱵᱤᱯᱤᱮᱯ ᱯᱟᱨᱴᱤ ᱨᱮᱭᱟᱜ ᱥᱟᱱᱛᱟᱞ ᱥᱮᱞ ᱩᱫᱟᱞᱜᱩᱲᱤ ᱡᱤᱞᱟ ᱵᱟᱹᱭᱥᱤ ᱠᱚ ᱵᱟᱸᱫᱷᱟᱣ ᱠᱮᱫᱟ ᱟᱨ ᱥᱟᱱᱛᱟᱞ ᱥᱮᱞ ᱥᱮᱱᱴᱨᱟᱞ ᱠᱚᱢᱤᱴᱤ ᱨᱮᱱ ᱢᱩᱞ ᱢᱟᱹᱡᱷᱤ ᱥᱩᱱᱩ ᱥᱚᱨᱮᱱ ᱟᱨ ᱜᱚᱲᱚ ᱯᱟᱨᱟᱱᱤᱠ ᱵᱟᱵᱩᱞ ᱦᱮᱢᱵᱨᱚᱢ ᱛᱟᱹᱠᱤᱱᱟᱜ ᱟᱹᱭᱩᱨ ᱛᱮ ᱵᱤᱯᱤᱮᱯ ᱫᱚᱞ ᱨᱮᱭᱟᱜ ᱥᱟᱱᱛᱟᱞ ᱥᱮᱞ ᱩᱫᱟᱞᱜᱩᱲᱤ ᱡᱤᱞᱟ ᱵᱟᱹᱭᱥᱤ ᱫᱚᱠᱚ ᱵᱟᱸᱫᱷᱟᱣ ᱠᱮᱫᱟ ᱟᱨ ᱥᱟᱱᱛᱟᱞ ᱥᱮᱞ ᱩᱫᱟᱞᱜᱩᱲᱤ ᱡᱤᱞᱟ ᱵᱟᱹᱭᱥᱤ ᱨᱮᱱ ᱢᱩᱞ ᱢᱟᱹᱡᱷᱤ ᱞᱮᱠᱟᱛᱮ ᱥᱟᱢᱩᱭᱮᱞ ᱴᱩᱰᱩ ᱟᱨ ᱢᱩᱞ ᱯᱟᱨᱟᱱᱤᱠ ᱞᱮᱠᱟᱛᱮ ᱡᱚᱭᱨᱟᱢ ᱥᱚᱨᱮᱱ ᱠᱚ ᱵᱟᱪᱷᱟᱣ ᱵᱟᱦᱟᱞ ᱠᱮᱫ ᱠᱤᱱᱟ ᱱᱚᱣᱟ ᱟᱠᱷᱲᱟ ᱨᱮ ᱥᱮᱞᱮᱫ ᱠᱚ ᱛᱟᱦᱮᱸ ᱠᱟᱱᱟ ᱵᱤᱯᱤᱮᱯᱷ ᱩᱫᱟᱞᱜᱩᱲᱤ ᱰᱤᱥᱴᱨᱤᱠᱴ ᱯᱨᱮᱥᱤᱰᱮᱱᱴ ᱮᱠᱥ ᱠᱮᱵᱤᱱᱮᱴ ᱢᱤᱱᱤᱥᱴᱟᱨ ᱦᱤᱨᱤᱦᱚᱱ ᱫᱚᱭᱢᱟᱨᱤ ᱟᱨ ᱵᱤᱯᱤᱮᱯᱷ ᱥᱮᱱᱴᱨᱟᱞ ᱵᱷᱟᱭᱤᱥ ᱯᱨᱮᱥᱤᱰᱮᱱᱴ ᱨᱚᱵᱤᱱᱥᱚᱱ ᱢᱩᱥᱟᱦᱟᱨᱤ ᱜᱳᱨᱠᱷᱟ ᱥᱮᱞ ᱥᱮᱱᱴᱨᱟᱞ ᱠᱚᱢᱤᱴᱤ ᱨᱮᱱ ᱢᱩᱞ ᱢᱟᱹᱡᱷᱤ ᱱᱟᱨᱟᱭᱚᱱ ᱩᱯᱟᱫᱷᱭᱟᱭ ᱟᱨ ᱯᱷᱨᱮᱥ ᱢᱩᱥᱟᱦᱟᱨᱤ ᱮᱢ ᱥᱤ ᱮᱞ ᱮ ᱫᱷᱟᱱᱥᱤᱨᱤ ᱥᱚᱢᱚᱥᱴᱤ ᱟᱨ ᱥᱟᱱᱛᱟᱞ ᱥᱮᱞ ᱥᱮᱱᱴᱨᱟᱞ ᱯᱨᱮᱥᱤᱰᱮᱱᱴ ᱥᱩᱱᱩ ᱥᱚᱨᱮᱱ ᱥᱮᱱᱴᱨᱟᱞ ᱮᱥᱤᱥᱴᱮᱱᱴ ᱥᱮᱠᱨᱮᱴᱟᱨᱤ ᱵᱟᱵᱩᱞ ᱦᱮᱢᱵᱨᱚᱢ ᱥᱮᱴᱮᱨ ᱠᱚ ᱛᱟᱦᱮᱸ ᱠᱟᱱᱟ ᱩᱫᱟᱞᱜᱩᱲᱤ ᱠᱷᱚᱱ ᱥᱟᱠᱷᱟᱭᱞ ᱠᱤᱥᱠᱩᱣᱟᱜ ᱨᱤᱯᱳᱨᱴ ᱱᱮᱥ ᱞᱟᱭᱤᱵᱷ ᱴᱩᱭᱮᱱᱴᱤ ᱯᱷᱳᱨ ᱯᱟᱹᱦᱤᱞ ᱜᱮ ᱟᱵᱮᱱ ᱮᱥᱤ ᱞᱟᱭᱤᱯᱷ ᱟᱨ ᱞᱟᱭᱤᱯᱷ ᱴᱩᱭᱮᱱᱴᱤ ᱯᱷᱳᱨ ᱟᱹᱰᱤ ᱟᱹᱰᱤ ᱥᱟᱨᱦᱟᱣ ᱡᱚᱦᱟᱨᱤᱧ ᱮᱢᱟᱵᱮᱱ ᱠᱟᱱᱟ ᱚᱠᱟᱴᱟᱜ ᱫᱚ ᱩᱫᱟᱞᱜᱩᱲᱤ ᱡᱮᱞᱟᱹ ᱥᱟᱱᱛᱟᱞᱤ ᱠᱚᱢᱤᱱᱤᱴᱤ ᱥᱮᱞ ᱵᱮᱱᱟᱣᱮᱱ ᱱᱚᱣᱟ ᱥᱮᱫ ᱠᱷᱚᱱᱟᱜ ᱫᱚ ᱟᱹᱰᱤ ᱟᱹᱰᱤ ᱥᱟᱨᱦᱟᱣᱤᱧ ᱮᱢᱟᱵᱮᱱ ᱠᱟᱱᱟ ᱛᱤᱦᱤᱧ ᱩᱫᱟᱞᱜᱩᱲᱤ ᱡᱮᱞᱟᱹ ᱵᱤ ᱯᱤ ᱮᱯᱷ ᱫᱚᱞ ᱟᱱᱰᱟᱨ ᱨᱮ ᱥᱟᱱᱛᱟᱲ ᱥᱮᱞ ᱥᱟᱱᱛᱟᱲ ᱠᱚᱢᱤᱭᱩᱱᱤᱴᱤ ᱥᱮᱞ ᱵᱮᱱᱟᱣ ᱮᱱᱟ ᱟᱨ ᱱᱚᱣᱟ ᱨᱮᱱ ᱤᱧ ᱢᱟᱺᱡᱷᱤ ᱦᱟᱲᱟᱢ ᱞᱮᱠᱟᱛᱮ ᱛᱮᱦᱮᱧ ᱟᱞᱮ ᱫᱚ ᱥᱮᱱᱴᱨᱟᱞ ᱫᱚᱞᱟᱜ ᱱᱤᱨᱫᱮᱥ ᱞᱮᱠᱟᱛᱮ ᱟᱨ ᱥᱮᱱᱴᱨᱟᱞ ᱚᱠᱟᱴᱟᱜ ᱥᱟᱱᱛᱟᱲ ᱥᱮᱞ ᱵᱮᱱᱟᱣ ᱟᱠᱟᱱ ᱚᱱᱠᱟ ᱱᱤᱨᱫᱮᱥ ᱞᱮᱠᱟᱛᱮ ᱛᱮᱦᱮᱧ ᱩᱫᱟᱞᱜᱩᱲᱤ ᱡᱮᱞᱟ ᱨᱮ ᱱᱚᱣᱟ ᱥᱟᱱᱛᱟᱲ ᱥᱮᱞ ᱵᱮᱱᱟᱣ ᱮᱱᱟ ᱱᱚᱣᱟ ᱵᱮᱱᱟᱣ ᱨᱮᱭᱟᱜ ᱛᱮᱥᱟᱨ ᱢᱚᱛᱞᱚᱵ ᱢᱟᱨᱟᱝ ᱩᱛᱟᱹᱨ ᱢᱮᱱᱟᱜᱼᱟ ᱟᱨ ᱚᱱᱟ ᱨᱮ ᱯᱟᱹᱦᱤᱞ ᱜᱮ ᱵᱤ ᱯᱤ ᱮᱯᱷ ᱨᱮᱱ ᱢᱩᱨᱩᱵᱽᱵᱤ ᱦᱟᱜᱽᱨᱟᱢᱟ ᱢᱚᱦᱤᱞᱟᱨᱤ ᱥᱟᱨ ᱛᱮᱦᱮᱧ ᱩᱫᱚᱞᱜᱩᱨᱤ ᱡᱤᱞᱟᱹ ᱥᱟᱱᱛᱟᱲ ᱡᱟᱹᱛ ᱠᱚ ᱥᱮᱫ ᱛᱮ ᱟᱹᱰᱤ ᱟᱹᱰᱤ ᱥᱟᱨᱦᱟᱣ ᱡᱚᱦᱟᱨ ᱮᱢᱟᱜ ᱨᱮᱭᱟᱜ ᱞᱮᱠ ᱠᱟᱱᱟ ᱮᱱᱛᱮ ᱩᱱᱟᱹᱜ ᱫᱤᱱ ᱵᱤ ᱯᱤ ᱮᱯᱷ ᱨᱮ ᱛᱟᱦᱮᱸ ᱠᱟᱛᱮ ᱟᱵᱚ ᱡᱟᱹᱛᱟᱜ ᱮᱨᱤᱭᱟ ᱨᱮ ᱚᱠᱟ ᱠᱚ ᱥᱚᱢᱚᱥᱥᱟ ᱛᱟᱦᱮᱸ ᱠᱟᱱᱟ ᱥᱮ ᱡᱟᱹᱛ ᱞᱮᱠᱟᱛᱮ ᱢᱤᱫ ᱵᱟᱨ ᱥᱚᱢᱚᱥᱥᱟ ᱢᱮᱱᱟᱜ ᱛᱟᱵᱚᱱ ᱚᱱᱟ ᱠᱚ ᱩᱛᱛᱷᱟᱯᱚᱱ ᱞᱟᱹᱜᱤᱫ ᱟᱵᱚ ᱫᱚ ᱨᱟᱡᱽ ᱟᱹᱨᱤ ᱨᱮ ᱚᱠᱟᱴᱟᱜ ᱫᱚᱞ ᱥᱚᱨᱠᱟᱨ ᱵᱮᱱᱟᱜ ᱠᱟᱱ ᱵᱤᱥᱮᱥ ᱠᱟᱭᱛᱮ ᱵᱤᱴᱤᱥᱤ ᱨᱮ ᱚᱱᱟ ᱨᱮ ᱩᱛᱛᱷᱟᱯᱚᱱ ᱞᱟᱹᱜᱤᱫ ᱟᱹᱛ ᱫᱚ ᱵᱟᱝ ᱛᱟᱦᱮᱸ ᱠᱟᱱᱟ ᱢᱮᱱᱠᱷᱟᱱ ᱛᱮᱦᱮᱧ ᱚᱱᱟ ᱟᱹᱛ ᱟᱵᱚ ᱵᱚᱱ ᱧᱟᱢ ᱠᱮᱫᱟ ᱱᱚᱣᱟ ᱜᱮ ᱥᱟᱹᱨᱤ ᱜᱮ ᱟᱹᱰᱤ ᱢᱟᱨᱟᱝ ᱡᱟᱹᱛ ᱞᱮᱠᱟᱛᱮ ᱟᱹᱰᱤ ᱢᱟᱨᱟᱝ ᱱᱚᱣᱟ ᱫᱚ ᱵᱷᱟᱹᱜᱟᱹᱱᱟᱜ ᱟᱵᱚ ᱞᱟᱹᱜᱤᱫ ᱠᱟᱱᱟ ᱮᱱᱛᱮᱫ ᱛᱮᱦᱮᱧ ᱟᱵᱚ ᱮᱨᱤᱭᱟ ᱨᱮ ᱚᱠᱟ ᱠᱚ ᱥᱚᱢᱚᱥᱥᱟ ᱢᱮᱱᱟᱜᱼᱟ ᱥᱮ ᱡᱟᱹᱛ ᱞᱮᱠᱟᱛᱮ ᱚᱠᱟ ᱠᱚᱴᱟᱜ ᱥᱚᱢᱚᱥᱥᱟ ᱠᱚ ᱢᱮᱱᱟᱜ ᱛᱟᱵᱚᱱᱟ ᱚᱱᱟ ᱛᱮᱦᱮᱧ ᱫᱚ ᱟᱵᱚ ᱥᱚᱨᱠᱟᱨ ᱴᱷᱮᱱ ᱵᱚᱱ ᱨᱚᱲ ᱫᱟᱲᱮᱭᱟᱜ ᱠᱟᱱᱟ ᱥᱮ ᱚᱸᱰᱮ ᱵᱚᱱ ᱛᱷᱟᱯᱚᱱ ᱫᱟᱲᱮᱭᱟᱜ ᱠᱟᱱᱟ ᱥᱮ ᱚᱸᱰᱮ ᱵᱚᱱ ᱟᱲᱟᱝ ᱫᱟᱲᱮᱭᱟᱜ ᱠᱟᱱᱟ ᱚᱱᱟ ᱤᱭᱟᱹ ᱛᱮᱜᱮ ᱛᱮᱦᱮᱧ ᱫᱚ ᱩᱫᱚᱭᱜᱩᱨᱤ ᱡᱤᱞᱟᱹ ᱥᱟᱱᱛᱟᱲ ᱡᱟᱹᱛ ᱠᱚ ᱞᱟᱹᱜᱤᱫ ᱱᱚᱣᱟ ᱫᱚ ᱳᱭᱛᱤᱦᱟᱥᱤᱠ ᱫᱤᱱ ᱢᱮᱱ ᱠᱟᱛᱮ ᱜᱮ ᱛᱮᱦᱮᱧ ᱤᱧ ᱫᱚᱧ ᱢᱮᱱ ᱚᱪᱚᱭᱮᱫ ᱠᱟᱱᱟ ᱮᱱᱛᱮᱫ ᱟᱵᱚ ᱡᱟᱹᱛ ᱨᱮᱭᱟᱜ ᱚᱠᱟ ᱠᱚ ᱥᱚᱢᱚᱥᱥᱟ ᱢᱮᱱᱟᱜ ᱟᱭᱢᱟ ᱩᱛᱟᱹᱨ ᱥᱚᱢᱚᱥᱥᱟ ᱠᱚ ᱢᱮᱱᱟᱜᱼᱟ ᱚᱱᱟ ᱫᱚ ᱛᱮᱦᱮᱧ ᱟᱵᱚ ᱥᱚᱫᱚᱱ ᱨᱮ ᱵᱤ ᱴᱤ ᱥᱤ ᱥᱚᱨᱠᱟᱨ ᱛᱮᱦᱮᱧ ᱡᱩᱫᱤ ᱵᱤ ᱯᱤ ᱮᱯᱷ ᱥᱚᱨᱠᱟᱨᱮ ᱦᱤᱡᱩᱜᱼᱟ ᱛᱚᱵᱮ ᱚᱱᱟ ᱥᱚᱫᱚᱱ ᱨᱮ ᱟᱵᱚ ᱚᱱᱟ ᱩᱛᱛᱷᱟᱯᱚᱱ ᱞᱟᱹᱜᱤᱫ ᱟᱫᱚ ᱵᱚᱱ ᱧᱟᱢᱮᱫ ᱠᱟᱱᱟ ᱪᱮᱫ ᱞᱮᱠᱟᱱᱟᱜ ᱠᱟᱹᱢᱤ ᱠᱚᱫᱚ ᱛᱤᱦᱤᱧ ᱥᱟᱱᱛᱟᱞ ᱥᱮᱞ ᱞᱮᱠᱟᱛᱮ ᱚᱠᱟᱴᱟᱜ ᱫᱚ ᱥᱟᱱᱛᱟᱞ ᱟᱵᱚ ᱮᱨᱤᱭᱟ ᱨᱮ ᱥᱮ ᱟᱵᱚᱣᱟᱜ ᱦᱚᱲ ᱡᱟᱹᱛ ᱟᱛᱳ ᱮᱨᱤᱭᱟ ᱠᱚᱨᱮ ᱛᱤᱱᱟᱹᱜ ᱥᱚᱢᱚᱥᱥᱟ ᱢᱮᱱᱟᱜᱼᱟ ᱚᱱᱮ ᱚᱠᱟᱴᱟᱜ ᱫᱚ ᱥᱚᱨᱠᱟᱨ ᱠᱚ ᱛᱤᱦᱤᱧ ᱵᱟᱠᱚ ᱵᱮᱱᱟᱣᱮᱫ ᱠᱟᱱ ᱰᱟᱦᱟᱨ ᱠᱚᱨᱮ ᱠᱟᱛᱷᱟ ᱵᱚᱱ ᱢᱮᱱ ᱠᱮᱫ ᱥᱮ ᱥᱚᱨᱠᱟᱨ ᱚᱠᱟ ᱠᱚ ᱥᱠᱤᱢ ᱢᱮᱱᱟᱜᱼᱟ ᱚᱱᱟ ᱚᱱᱟ ᱠᱚ ᱥᱠᱤᱢ ᱛᱤᱦᱤᱧ ᱟᱵᱚ ᱢᱚᱡᱽ ᱛᱮ ᱵᱟᱵᱚᱱ ᱧᱟᱢᱮᱫ ᱠᱟᱱ ᱛᱤᱦᱤᱧ ᱫᱟᱜ ᱧᱩ ᱚᱠᱟᱴᱟᱜ ᱫᱚ ᱥᱟᱯᱷᱟ ᱫᱟᱜ ᱧᱩ ᱵᱮᱵᱚᱥᱛᱷᱟ ᱥᱟᱱᱛᱟᱞ ᱮᱨᱤᱭᱟ ᱨᱮ ᱢᱚᱡᱽ ᱛᱮ ᱵᱟᱠᱚ ᱧᱟᱢᱮᱫ ᱠᱟᱱ ᱤᱱᱟᱹ ᱠᱟᱛᱮ ᱡᱟᱹᱛ ᱞᱮᱠᱟᱛᱮ ᱚᱠᱟ ᱠᱚ ᱥᱚᱢᱚᱥᱥᱟ ᱢᱮᱱᱟᱜ ᱛᱟᱵᱚᱱ ᱡᱮᱞᱮᱠᱟ ᱛᱮᱦᱮᱧ ᱫᱷᱟᱹᱵᱤᱡ ᱟᱵᱚ ᱫᱚ ᱥᱟᱱᱛᱟᱲ ᱞᱮᱠᱟᱛᱮ ᱟᱥᱟᱢ ᱨᱮ ᱮᱥ ᱴᱤ ᱫᱚ ᱵᱟᱵᱚᱱ ᱦᱩᱭ ᱟᱠᱟᱱᱟ ᱛᱮᱦᱮᱧ ᱚᱠᱟᱴᱟᱜ ᱮᱥ ᱴᱤ ᱢᱟᱱ ᱢᱚᱨᱡᱟᱫᱟ ᱧᱟᱢ ᱨᱮᱭᱟᱜ ᱚᱠᱟᱨᱮ ᱟᱹᱭᱫᱟᱹᱨᱤ ᱢᱮᱱᱟᱜ ᱛᱟᱵᱚᱱ ᱚᱱᱟ ᱛᱮᱦᱮᱧ ᱫᱚ ᱥᱟᱱᱛᱟᱲ ᱥᱮᱞ ᱞᱮᱠᱟᱛᱮ ᱟᱞᱮ ᱞᱮ ᱩᱛᱷᱟᱯᱚᱱᱟ ᱵᱤ ᱴᱤ ᱥᱤ ᱥᱚᱨᱠᱟᱨᱟᱜ ᱥᱚᱫᱚᱱ ᱨᱮ ᱚᱱᱟ ᱟᱹᱨ ᱛᱮᱦᱮᱧ ᱵᱚᱱ ᱧᱟᱢ ᱟᱠᱟᱫᱟ ᱱᱚᱣᱟ ᱠᱟᱹᱢᱤ ᱦᱚᱨᱟ ᱢᱮᱱᱟᱜᱼᱟ ᱟᱨᱦᱚᱸ ᱚᱱᱠᱟᱜᱮ ᱡᱮᱞᱮᱠᱟ ᱵᱚᱱ ᱢᱮᱱᱟ ᱛᱮᱦᱮᱧ ᱟᱵᱚ ᱥᱟᱱᱛᱟᱲᱤ ᱵᱷᱟᱥᱟᱣ ᱟᱠᱟᱫ ᱟᱹᱰᱤ ᱥᱤᱰᱩᱞ ᱨᱮ ᱵᱚᱞᱚ ᱟᱠᱟᱱᱟ ᱚᱱᱟ ᱫᱚ ᱛᱮᱦᱮᱧ ᱟᱵᱚᱣᱟᱜ ᱥᱠᱩᱞ ᱠᱚᱨᱮ ᱵᱟᱵᱚᱱ ᱞᱟᱹᱜᱩ ᱦᱚᱪᱚ ᱫᱟᱲᱮ ᱠᱟᱣᱫᱟ ᱡᱮᱢᱚᱱ ᱚᱱᱟ ᱠᱚ ᱞᱟᱹᱜᱩ ᱥᱚᱸᱜᱮ ᱛᱮ ᱛᱮᱦᱮᱧ ᱵᱤᱥᱥᱚᱵᱤᱫᱽᱫᱟᱞᱚᱭ ᱨᱮ ᱚᱠᱟᱴᱟᱜ ᱟᱹᱰᱤ ᱥᱤᱰᱩᱞ ᱨᱮ ᱵᱚᱞᱚ ᱟᱠᱟᱱ ᱥᱟᱱᱛᱟᱞᱤ ᱵᱷᱟᱥᱟ ᱚᱱᱟ ᱢᱟ ᱵᱤᱥᱥᱚᱵᱤᱫᱽᱫᱟᱞᱚᱭ ᱨᱮ ᱟᱵᱚ ᱢᱟ ᱥᱟᱵᱽᱡᱮᱠᱴ ᱞᱮᱠᱟᱛᱮ ᱡᱮᱢᱚᱱ ᱰᱤᱜᱽᱨᱤ ᱠᱚ ᱦᱟᱛᱟᱣ ᱫᱟᱲᱮᱭᱟᱜ ᱚᱱᱟ ᱨᱮᱦᱚᱸ ᱛᱮᱦᱮᱧ ᱵᱟᱵᱚᱱ

ᱥᱤᱨᱟᱝ ᱢᱮᱱᱟᱜᱼᱟ ᱠᱚᱠᱲᱟᱡᱷᱟᱲ ᱢᱮᱱᱟᱜᱼᱟ ᱟᱨ ᱜᱚᱥᱟᱭᱜᱟᱶ ᱢᱮᱱᱟᱜᱼᱟ ᱱᱚᱣᱟ ᱠᱚ ᱥᱟᱵ ᱰᱤᱵᱷᱤᱡᱚᱱ ᱨᱮ ᱥᱮ ᱱᱚᱣᱟ ᱠᱚ ᱰᱤᱥᱴᱤᱠ ᱨᱮ ᱛᱮᱦᱮᱧ ᱥᱟᱱᱛᱟᱲ ᱥᱮᱞ ᱵᱮᱱᱟᱣ ᱪᱟᱞᱟᱜ ᱠᱟᱱᱟ ᱥᱮ ᱚᱱᱟ ᱠᱟᱹᱢᱤ ᱦᱚᱨᱟ ᱮᱦᱚᱵ ᱟᱠᱟᱱᱟ ᱟᱨ ᱛᱮᱦᱮᱧ ᱠᱷᱚᱱ ᱱᱚᱣᱟ ᱠᱟᱹᱢᱤ ᱫᱚ ᱮᱦᱚᱵ ᱟᱠᱟᱱᱟ ᱥᱟᱱᱛᱟᱲ ᱥᱮᱞ ᱪᱮᱛᱟᱱ ᱵᱮᱥ ᱨᱮᱱ ᱢᱩᱨᱩᱵᱤ ᱞᱮᱠᱟᱛᱮ ᱪᱮᱫ ᱢᱮᱱ ᱠᱮᱭᱟ ᱛᱮᱦᱮᱧ ᱰᱤᱥᱴᱨᱤᱠᱴ ᱠᱚᱢᱤᱴᱤ ᱨᱮᱭᱟᱜ ᱯᱟᱱᱛᱷᱟ ᱮᱱᱛᱤ ᱯᱟᱹᱦᱤᱞ ᱨᱮ ᱟᱭᱢᱟ ᱥᱟᱨᱦᱟᱣ ᱱᱤᱭᱟᱹ ᱥᱞᱮᱵ ᱥᱮᱫ ᱱᱤᱭᱟᱹ ᱚᱠᱛᱚ ᱨᱮ ᱟᱹᱰᱤ ᱨᱟᱹᱥᱠᱟᱹ ᱛᱤᱧ ᱚᱠᱟᱴᱟᱜ ᱫᱚ ᱯᱟᱨᱴᱤ ᱥᱮᱞ ᱵᱤ ᱯᱤ ᱮᱯᱷ ᱥᱮᱞ ᱞᱮᱠᱟᱛᱮ ᱚᱠᱟᱴᱟᱜ ᱛᱤᱧ ᱜᱚᱴᱷᱚᱱ ᱮᱱ ᱡᱮᱞᱟ ᱠᱚᱢᱤᱴᱤ ᱱᱚᱣᱟ ᱨᱮ ᱟᱭᱢᱟ ᱦᱚᱲ ᱥᱚᱦᱚᱢᱚᱛ ᱢᱮᱱᱟᱜ ᱠᱚᱣᱟ ᱱᱤᱭᱟᱹ ᱞᱟᱹᱜᱤᱫ ᱛᱮ ᱟᱭᱢᱟ ᱥᱟᱨᱦᱟᱣ ᱛᱟᱦᱮᱸᱭᱮᱱᱟ